ᱟᱨ ᱛᱮᱦᱮᱧ ᱫᱚ ᱤᱧ ᱫᱚᱧ ᱦᱮᱡ ᱟᱠᱟᱱᱟ ᱵᱟᱹᱫᱽ ᱛᱮ ᱟᱨ ᱵᱟᱹᱫᱽ ᱠᱷᱚᱱᱟᱜ ᱦᱩᱲᱩ ᱞᱮ ᱤᱫᱤ ᱞᱟᱹᱜᱤᱫ ᱟᱨ ᱱᱚᱰᱮ ᱞᱮ ᱛᱚᱞ ᱞᱟᱹᱜᱤᱫ ᱱᱟᱦᱟᱜ ᱟᱨ ᱤᱱᱟᱹ ᱯᱚᱨᱮ ᱦᱩᱲᱩ ᱵᱷᱟᱹᱨᱤ ᱠᱟᱛᱮᱫ ᱞᱮ ᱤᱫᱤᱭᱟ ᱟᱯᱮ ᱯᱮ ᱧᱮᱞ ᱫᱟᱲᱮᱭᱟᱜᱼᱟ ᱦᱟᱸᱰᱮ ᱦᱟᱸᱰᱮ ᱟᱞᱮᱭᱟᱜ ᱜᱟᱹᱰᱤ ᱛᱤᱸᱜᱩ ᱟᱠᱟᱱᱟ ᱟᱨ ᱚᱸᱰᱮ ᱠᱷᱚᱱᱟᱜ ᱚᱸᱰᱮ ᱞᱮ ᱵᱷᱟᱹᱨᱤᱭᱟ ᱱᱟᱦᱟᱜ ᱟᱨ ᱱᱚᱛᱮ ᱨᱮ ᱟᱫᱷᱟᱱ ᱫᱚᱠᱚ ᱛᱚᱞᱮᱫᱼᱟ ᱛᱟᱞᱮ ᱟᱨ ᱚᱸᱰᱮ ᱞᱮ ᱛᱚᱞᱟ ᱦᱩᱲᱩ ᱠᱚ ᱟᱨ ᱛᱚᱞ ᱠᱟᱛᱮᱫ ᱚᱸᱰᱮ ᱠᱷᱚᱱᱟᱜ ᱦᱟᱸᱰᱮ ᱞᱮ ᱤᱫᱤ ᱞᱟᱹᱜᱤᱫ ᱱᱟᱦᱟᱜ ᱟᱨ ᱤᱫᱤ ᱠᱟᱛᱮᱫ ᱚᱸᱰᱮ ᱵᱷᱟᱹᱨᱤᱭᱟᱞᱮ ᱟᱨ ᱵᱷᱟᱹᱨᱤ ᱠᱟᱛᱮᱫ ᱜᱟᱹᱰᱤ ᱛᱮ ᱚᱲᱟᱜ ᱞᱮ ᱤᱫᱤᱭᱟ ᱛᱚ ᱱᱚᱣᱟ ᱵᱷᱤᱰᱤᱭᱳ ᱛᱟᱵᱚᱱ ᱢᱩᱪᱟᱹᱫ ᱫᱷᱟᱹᱵᱤᱡ ᱡᱟᱹᱨᱩᱲ ᱧᱮᱞ ᱛᱟᱵᱚᱱ ᱯᱮ ᱵᱚᱦᱩᱛ ᱦᱤ ᱤᱱᱴᱟᱨᱮᱥᱴᱤᱝ ᱦᱩᱭᱩᱜ ᱞᱟᱹᱜᱤᱫ ᱛᱚ ᱟᱯᱮ ᱯᱮ ᱧᱮᱞ ᱫᱟᱲᱮᱭᱟᱜᱼᱟ ᱱᱚᱰᱮ ᱟᱞᱮᱭᱟᱜ ᱵᱟᱹᱫᱽ ᱫᱚ ᱱᱚᱜᱼᱚᱭ ᱱᱚᱰᱮ ᱢᱮᱱᱟᱜᱼᱟ ᱚᱸᱰᱮ ᱯᱮ ᱧᱮᱞ ᱧᱟᱢ ᱫᱟᱲᱮᱭᱟᱠᱚ ᱠᱟᱱ ᱜᱮᱭᱟ ᱚᱸᱰᱮ ᱛᱚᱛᱚᱞ ᱠᱟᱱᱟ ᱠᱚ ᱟᱫᱷᱮᱱ ᱫᱚ ᱟᱨ ᱤᱧ ᱫᱚ ᱱᱟᱛᱮ ᱨᱤᱧ ᱦᱤᱡᱩᱜ ᱞᱟᱹᱜᱤᱫ

ᱛᱚ ᱟᱞᱮ ᱱᱤᱛᱚᱜ ᱱᱚᱣᱟ ᱵᱟᱹᱫᱽ ᱠᱷᱚᱱᱟᱜ ᱞᱮ ᱤᱫᱤ ᱪᱟᱵᱟ ᱠᱮᱜᱼᱟ ᱟᱨ ᱱᱤᱛᱚᱜ ᱫᱚ ᱱᱚᱰᱮ ᱠᱷᱚᱱᱟᱜ ᱦᱟᱸᱰᱮ ᱞᱮ ᱤᱫᱤ ᱠᱮᱜᱼᱟ ᱟᱨ ᱱᱤᱛᱚᱜ ᱫᱚ ᱦᱟᱸᱰᱮ ᱞᱮ ᱪᱟᱞᱟᱜ ᱞᱟᱹᱜᱤᱫ ᱦᱟᱸᱰᱮ ᱦᱟᱱᱠᱤᱱ ᱯᱮ ᱧᱮᱞ ᱫᱟᱲᱮᱭᱟᱠᱤᱱ ᱜᱮᱭᱟ ᱚᱸᱰᱮ ᱠᱤᱱ ᱪᱟᱞᱟᱜ ᱠᱟᱱᱟ ᱤᱧ ᱦᱚᱸ ᱚᱸᱰᱮᱧ ᱪᱟᱞᱟᱜ ᱞᱟᱹᱜᱤᱫ ᱛᱚ ᱟᱯᱮ ᱱᱚᱣᱟ ᱵᱷᱤᱰᱤᱭᱳ ᱛᱟᱵᱚᱱ ᱛᱚ ᱟᱜᱮ ᱥᱮᱫ ᱜᱮ ᱠᱚᱱᱴᱤᱱᱤᱭᱩ ᱧᱮᱞ ᱛᱟᱵᱚᱱ ᱯᱮ ᱱᱚᱣᱟ ᱵᱷᱤᱰᱤᱭᱳ

ᱛᱚᱞ ᱞᱟᱹᱜᱤᱫ ᱞᱮ ᱟᱨ ᱛᱚᱞ ᱟᱛᱮᱫ ᱯᱷᱤᱨ ᱱᱚᱰᱮ ᱠᱷᱚᱱᱟᱜ ᱜᱟᱹᱰᱤ ᱨᱮᱞᱮ ᱤᱫᱤᱭᱟ ᱟᱨ ᱜᱟᱹᱰᱤ ᱨᱮ ᱵᱷᱟᱹᱨᱤ ᱞᱟᱹᱜᱤᱫ ᱞᱮ ᱛᱚ ᱠᱚᱱᱴᱤᱱᱤᱭᱩ ᱛᱟᱵᱚᱱ ᱱᱚᱣᱟ ᱵᱞᱚᱜ ᱧᱮᱞ ᱞᱟᱜᱟᱭ ᱛᱟᱦᱮᱱ ᱯᱮ ᱟᱨ ᱤᱱᱡᱚᱭ ᱯᱮ ᱱᱚᱰᱮ ᱵᱟᱵᱮᱨ ᱛᱮᱞᱮ ᱛᱚᱞᱮᱜᱼᱟ ᱟᱨ ᱛᱚᱞ ᱟᱛᱮᱫ

ᱛᱚ ᱱᱤᱛᱚᱜ ᱫᱚ ᱟᱞᱮ ᱯᱟᱸᱪ ᱢᱤᱱᱤᱴ ᱞᱮ ᱨᱮᱥᱴ ᱧᱚᱜ ᱠᱟᱜᱼᱟ ᱫᱤᱯᱤᱞ ᱞᱮ ᱫᱤᱯᱤᱞ ᱠᱮᱜᱼᱟ ᱟᱫᱚ ᱞᱟᱸᱜᱟᱭᱮᱱᱟᱞᱮ ᱟᱫᱚ ᱤᱱᱟᱹᱜ ᱛᱮ ᱫᱟᱜ ᱠᱚᱞᱮ ᱧᱩ ᱦᱟᱛᱟᱲᱮᱜᱼᱟ ᱢᱤᱫ ᱰᱚᱸᱰᱮᱠ ᱟᱨ ᱤᱱᱟᱹ ᱯᱚᱨᱮ ᱯᱷᱤᱨ ᱞᱮ ᱟᱹᱜᱩᱭᱟ ᱱᱟᱦᱟᱜ ᱟᱨ ᱱᱚᱰᱮ ᱞᱮ ᱯᱮᱨᱮᱡᱟ ᱟᱨ ᱯᱮᱨᱮᱡ ᱠᱟᱛᱮ ᱤᱫᱤᱭᱟᱞᱮ ᱚᱲᱟᱜ ᱛᱚ ᱟᱯᱮ ᱠᱚᱱᱴᱤᱱᱤᱭᱩ ᱱᱚᱣᱟ ᱵᱞᱚᱜ ᱛᱟᱵᱚᱱ ᱧᱮᱞ ᱛᱟᱵᱚᱱ ᱯᱮ ᱟᱨ ᱧᱮᱞ ᱫᱟᱲᱮᱭᱟᱜ ᱯᱮ ᱟᱞᱮ ᱫᱚ ᱵᱚᱨᱟ ᱠᱚᱨᱮ ᱥᱟᱢᱵᱟᱣ ᱛᱮᱞᱮ ᱟᱹᱜᱩᱭᱮᱫᱼᱟ ᱟᱨ ᱞᱮ ᱵᱷᱟᱨᱤᱭᱮᱫᱼᱟ ᱪᱤᱠᱟᱛᱮ ᱩᱱᱟᱹᱜ ᱵᱮᱥ ᱵᱟᱝ ᱦᱩᱭ ᱠᱟᱱᱟ ᱦᱩᱲᱩ ᱮᱱᱠᱷᱟᱱ ᱫᱚ ᱚᱱᱟ ᱛᱚᱞ ᱦᱚᱸ ᱵᱟᱝ ᱜᱟᱱᱚᱜ ᱠᱟᱱᱟ ᱮᱱᱠᱷᱟᱱ ᱵᱚᱨᱟ ᱨᱮ ᱥᱟᱢᱵᱟᱣ ᱛᱮᱞᱮ ᱟᱹᱜᱩᱭᱮᱫᱼᱟ

ᱟᱯᱮ ᱯᱮ ᱧᱮᱞ ᱫᱟᱲᱮᱭᱟᱜᱼᱟ ᱞᱟᱜᱽ ᱵᱷᱟᱜᱽ ᱱᱮᱥ ᱫᱚ ᱡᱮᱛᱮ ᱦᱚᱲᱟᱜ ᱵᱟᱹᱫᱽ ᱨᱮ ᱜᱷᱟᱥ ᱜᱮ ᱡᱟᱹᱥᱛᱤ ᱦᱩᱭ ᱟᱠᱟᱱᱟ ᱟᱨ ᱦᱩᱲᱩ ᱫᱚ ᱮᱠᱫᱚᱢ ᱟᱹᱰᱤ ᱠᱚᱢ ᱜᱮ ᱢᱟᱱᱮ ᱫᱟᱜ ᱜᱮ ᱟᱹᱰᱤ ᱠᱚᱢᱮ ᱫᱟᱜ ᱟᱠᱟᱫ ᱠᱷᱟᱹᱛᱤᱨ ᱛᱮ ᱮᱠᱫᱚᱢ ᱜᱷᱟᱥ ᱜᱮ ᱡᱟᱹᱥᱛᱤ ᱜᱷᱟᱥ ᱮᱱᱟ ᱟᱨ ᱦᱩᱲᱩ ᱠᱚᱫᱚ ᱟᱹᱰᱤ ᱠᱚᱢ ᱜᱮ ᱦᱩᱭ ᱟᱠᱟᱱᱟ ᱛᱚ ᱟᱯᱮ ᱯᱮ ᱧᱮᱞ ᱫᱟᱲᱮᱭᱟᱜᱼᱟ ᱱᱚᱣᱟ ᱠᱚᱨᱮ ᱮᱠᱫᱚᱢ ᱜᱷᱟᱥ ᱜᱮ ᱜᱷᱟᱥ ᱠᱷᱟᱹᱞᱤ ᱟᱨ ᱦᱩᱲᱩ ᱫᱚ ᱮᱠᱫᱚᱢ ᱟᱹᱰᱤ ᱠᱚᱢ ᱜᱮ ᱦᱩᱭ ᱟᱠᱟᱱᱟ ᱢᱟᱱᱮ ᱟᱹᱰᱤ ᱠᱚᱢ ᱦᱩᱭ ᱟᱠᱟᱱᱟ ᱢᱟᱱᱮ ᱢᱟᱱᱮ ᱡᱟᱦᱟᱸ ᱛᱤᱥ ᱨᱮ ᱜᱮᱞᱮᱜ ᱫᱚᱨᱠᱟᱨ ᱦᱩᱲᱩ ᱜᱮᱞᱮᱜᱼᱟ ᱩᱱ ᱩᱱ ᱚᱠᱛᱚ ᱜᱮ ᱫᱟᱜ ᱜᱮ ᱵᱟᱭ ᱫᱟᱜ ᱞᱮᱜᱼᱟ ᱮᱱᱠᱷᱟᱱ ᱤᱱᱟᱹ ᱠᱷᱟᱹᱛᱤᱨ ᱛᱮ ᱮᱠᱫᱚᱢ ᱜᱷᱟᱥ ᱜᱮ ᱚᱢᱚᱱ ᱮᱱᱟ ᱟᱨ ᱜᱷᱟᱥ ᱜᱮ ᱤᱭᱟᱹᱭᱮᱱᱟ ᱦᱮᱲᱦᱮᱫ ᱦᱚᱸ ᱵᱟᱞᱮ ᱫᱟᱲᱮᱭᱟᱫᱟ ᱜᱷᱟᱥ ᱠᱚ ᱛᱩᱫ ᱦᱚᱸ ᱵᱟᱞᱮ ᱫᱟᱲᱮᱭᱟᱫᱟ ᱪᱤᱠᱟᱹᱛᱮ ᱫᱟᱜ ᱜᱮ ᱵᱟᱭ ᱫᱟᱜ ᱞᱮᱜᱼᱟ ᱮᱱᱠᱷᱟᱱ ᱨᱚᱦᱚᱲ ᱨᱮᱫᱚ ᱵᱟᱞᱮ ᱚᱪᱚᱜ ᱫᱟᱲᱮᱭᱟᱫᱟ ᱟᱨ ᱦᱩᱲᱩ ᱦᱚᱸ ᱮᱠᱫᱚᱢ ᱜᱮᱞᱮ ᱦᱚᱸ ᱠᱷᱟᱹᱞᱤ ᱜᱮ ᱜᱮᱞᱮᱭᱮᱱᱟ ᱟᱹᱰᱤ ᱠᱚᱢ ᱜᱮᱞᱮᱭᱮᱱᱟ ᱟᱨ ᱡᱟᱦᱟᱸ ᱜᱮᱞᱮᱭᱮᱱᱟ ᱚᱱᱟ ᱦᱚᱸ ᱡᱟᱝ ᱜᱮ ᱵᱟᱭ ᱡᱟᱝ ᱞᱮᱱᱟ

ᱪᱩᱞᱩᱝ ᱵᱟᱹᱜᱤ ᱞᱟᱜᱼᱟ ᱞᱮ ᱟᱫᱚ ᱚᱱᱟᱜᱮ ᱤᱧ ᱦᱚᱸ ᱵᱚᱨᱟᱛᱤᱧ ᱟᱹᱜᱩᱭᱟ ᱛᱚ ᱱᱚᱣᱟ ᱫᱚ ᱠᱟᱹᱡ ᱪᱩᱞᱩᱝ ᱚᱸᱰᱮ ᱛᱟᱦᱮᱱ ᱦᱤᱲᱤᱧ ᱞᱟᱜᱼᱟ ᱞᱮ ᱚᱱᱛᱮ ᱨᱮ ᱠᱟᱹᱴᱤᱡ ᱪᱩᱞᱩᱝ ᱵᱟᱹᱜᱤ ᱦᱚᱴᱚ ᱞᱟᱜᱼᱟ ᱞᱮ ᱟᱫᱚ ᱚᱱᱟ ᱤᱧ ᱜᱮ ᱵᱚᱨᱟᱛᱤᱧ ᱟᱹᱜᱩᱭᱮᱫᱼᱟ ᱱᱤᱛᱚᱜ ᱟᱨ ᱱᱚᱣᱟ ᱫᱚ ᱞᱟᱥᱴ ᱠᱟᱱᱟ ᱯᱷᱟᱭᱱᱮᱞᱤ ᱱᱤᱛᱚᱜ ᱟᱞᱮ ᱫᱚᱞᱮ ᱞᱳᱰ ᱦᱩᱭ ᱠᱮᱜᱼᱟ ᱟᱨ ᱱᱤᱛᱚᱜ ᱫᱚ ᱚᱲᱟᱜ ᱞᱮ ᱪᱟᱞᱟᱜ ᱞᱟᱹᱜᱤᱫ ᱞᱳᱰ ᱦᱩᱭ ᱠᱟᱛᱮᱫ ᱞᱮ ᱤᱫᱤ ᱞᱟᱹᱜᱤᱫ ᱛᱚ ᱟᱯᱮ ᱱᱚᱣᱟ ᱠᱚᱱᱴᱤᱱᱤᱭᱩ ᱵᱞᱚᱜᱽ ᱛᱟᱵᱚᱱ ᱧᱮᱞ ᱟᱠᱟᱜᱮ ᱛᱟᱦᱮᱱ ᱯᱮ

ᱟᱨᱦᱚᱸ ᱟᱭᱢᱟ ᱟᱭᱢᱟ ᱵᱷᱤᱰᱤᱭᱳ ᱧᱮᱞ ᱞᱟᱹᱜᱤᱫ ᱱᱚᱣᱟ ᱪᱮᱱᱮᱞ ᱥᱟᱵᱥᱠᱨᱟᱭᱤᱵ ᱠᱟᱜ ᱯᱮ ᱟᱨ ᱵᱮᱞ ᱟᱭᱠᱚᱱ ᱦᱚᱸ ᱫᱟᱵᱟᱣ ᱠᱟᱜ ᱯᱮ ᱛᱚ ᱢᱟ ᱮᱱᱠᱷᱟᱱ ᱛᱮᱦᱮᱧᱟᱜ ᱵᱷᱤᱰᱤᱭᱳ ᱫᱚ ᱱᱚᱰᱮ ᱜᱤᱧ ᱢᱩᱪᱟᱹᱫ ᱠᱟᱜ ᱠᱟᱱᱟ ᱵᱟᱭ ᱵᱟᱭ